ᱟᱫᱚ ᱢᱮᱨᱚᱢ ᱟᱹᱛᱤᱧ ᱡᱟᱭᱜᱟ ᱜᱮ ᱵᱟᱠᱚ ᱧᱟᱢᱟ ᱟᱫᱚ ᱤᱱᱟᱹᱛᱮ ᱚᱱᱠᱟ ᱨᱚᱦᱚᱲ ᱢᱚᱦᱚᱲ ᱠᱚᱨᱮ ᱜᱮᱞᱮ ᱴᱷᱚᱠᱟ ᱠᱟᱠᱚ ᱟᱠᱟᱭᱮᱱᱟ ᱦᱟᱹᱱᱤ ᱧᱮᱞᱮᱯᱮ ᱦᱟᱹᱱᱤ ᱛᱚᱨᱟ ᱢᱤᱫᱴᱟᱝ ᱧᱮᱞᱮᱯᱮ ᱟᱨ ᱩᱱ ᱛᱚᱨᱟ ᱥᱩᱨ ᱨᱮ ᱢᱤᱫᱴᱮᱱ ᱧᱮᱞᱮᱯᱮ ᱱᱚᱜᱼᱚ ᱱᱚᱝᱠᱟ ᱜᱮ ᱨᱚᱦᱚᱲ ᱴᱟᱴᱠᱟ ᱜᱷᱩᱴᱩ ᱠᱚᱨᱮ ᱜᱮᱞᱮ ᱴᱷᱚᱠᱟ ᱠᱟᱠᱚᱣᱟ ᱡᱟᱦᱟᱸᱭ ᱜᱮᱠᱚ ᱟᱹᱛᱤᱧᱟ ᱟᱨ ᱟᱨᱚ ᱮᱴᱟᱜ ᱡᱟᱭᱜᱟ ᱠᱚᱨᱮᱱ ᱢᱮᱨᱚᱢ ᱠᱚ ᱢᱮᱱᱟᱜ ᱠᱚᱣᱟ ᱟᱨ ᱞᱟᱞᱩ ᱦᱚᱸᱭ ᱦᱮᱡ ᱟᱠᱟᱱᱟ ᱦᱟᱹᱱᱤ ᱦᱟᱸᱰᱮ ᱛᱮ ᱫᱩᱲᱩᱵ ᱟᱠᱟᱱᱟᱭ ᱞᱟᱞᱩ ᱧᱮᱞᱮᱯᱮ ᱧᱮᱧᱟᱢ ᱠᱟᱹᱦᱱᱤ ᱛᱟᱵᱚᱱ ᱞᱟᱞᱩ ᱞᱟᱞᱩ ᱟᱭ ᱟᱭ ᱟᱭ ᱟᱭ ᱫᱚ ᱛᱮᱦᱮᱧ ᱦᱟᱸᱜ ᱠᱷᱟᱱ ᱱᱚᱜᱼᱚᱭ ᱢᱮᱨᱚᱢ ᱤᱫᱤ ᱦᱮᱡ ᱦᱩᱭ ᱟᱠᱟᱱᱟ ᱚᱲᱟᱜ ᱞᱤᱧ ᱤᱫᱤ ᱠᱚ ᱞᱟᱹᱜᱤᱫ ᱪᱮᱫᱟᱜ ᱥᱮ ᱵᱟᱝ ᱟᱹᱰᱤ ᱠᱟᱴᱢᱟᱴᱟᱣᱮ ᱥᱤᱛᱩᱝ ᱟᱠᱟᱫᱼᱟ ᱱᱤᱛᱚᱜ ᱫᱚ ᱟᱨ ᱱᱤᱱᱟᱹᱜ ᱥᱤᱛᱩᱝ ᱨᱮᱫᱚ ᱢᱮᱨᱚᱢ ᱦᱚᱸ ᱵᱟᱝᱠᱚ ᱟᱹᱛᱤᱧ ᱠᱟᱱᱟ ᱟᱫᱚ ᱚᱲᱟᱜ ᱤᱫᱤ ᱦᱩᱭᱩᱜ ᱞᱟᱹᱜᱤᱫᱼᱟ ᱟᱫᱚ ᱢᱤᱫᱴᱟᱝ ᱠᱟᱛᱷᱟ ᱟᱯᱮ ᱠᱚ ᱥᱟᱞᱟᱜ ᱤᱧ ᱥᱮᱭᱟᱨ ᱞᱟᱹᱜᱤᱫᱚᱜᱼᱟ ᱪᱮᱫᱟᱜ ᱥᱮ ᱵᱟᱝ ᱥᱟᱱᱟᱢ ᱞᱮᱠᱟᱱᱟᱜ ᱠᱟᱛᱷᱟ ᱟᱯᱮ ᱠᱚ ᱥᱟᱝ ᱤᱧ ᱥᱮᱭᱟᱨᱟ ᱟᱫᱚ ᱟᱨ ᱢᱤᱫᱴᱮᱱ ᱠᱟᱛᱷᱟ ᱢᱮᱢᱮᱱ ᱥᱟᱱᱟᱧ ᱠᱟᱱᱟ ᱡᱮ ᱤᱧᱟᱹᱜ ᱞᱟᱭᱤᱯᱷ ᱨᱮ ᱟᱞᱮ ᱡᱟᱦᱟᱸ ᱛᱤᱱᱟᱹᱜ ᱫᱤᱱ ᱢᱮᱨᱚᱢ ᱠᱚᱞᱮ ᱟᱹᱥᱩᱞ ᱟᱠᱟᱫ ᱠᱚᱣᱟ ᱥᱮ ᱱᱚᱣᱟ ᱪᱟᱨ ᱯᱟᱸᱪ ᱥᱟᱞ ᱵᱷᱤᱛᱤᱨ ᱨᱮ ᱱᱚᱭᱴᱤ ᱢᱮᱨᱚᱢ ᱦᱟᱰᱜᱟᱨ ᱠᱚ ᱟᱹᱛᱠᱤᱨ ᱟᱠᱟᱫ ᱠᱚᱛᱟᱞᱮᱭᱟ ᱢᱟᱱᱮ ᱟᱞᱮ ᱱᱚᱛᱮ ᱢᱟ ᱵᱤᱨ ᱟᱹᱰᱤ ᱜᱮ ᱥᱟᱺᱜᱤᱧᱟ ᱛᱟᱣ ᱚᱠᱟ ᱠᱷᱚᱱ ᱡᱮ ᱱᱩᱠᱩ ᱢᱟᱱᱮ ᱦᱟᱰᱜᱟᱨ ᱠᱚ ᱦᱤᱡᱩᱜᱼᱟ ᱟᱨ ᱢᱮᱨᱚᱢ ᱠᱚ ᱟᱹᱛᱠᱤᱨ ᱤᱫᱤ ᱠᱚᱛᱟᱞᱮᱭᱟ ᱢᱟᱱᱮ ᱤᱧ ᱜᱮ ᱵᱟᱹᱧ ᱵᱩᱡᱷᱟᱹᱣ ᱧᱟᱢᱟ ᱟᱫᱚ ᱡᱟᱭᱦᱳᱠ ᱢᱳᱴᱟᱢᱩᱴᱤ ᱱᱚᱭᱴᱤ ᱞᱮᱠᱟ ᱢᱮᱨᱚᱢ ᱠᱚ ᱟᱹᱛᱠᱤᱨ ᱟᱠᱟᱫ ᱠᱚᱛᱟᱞᱮᱭᱟ

ᱛᱮᱦᱮᱧ ᱫᱚ ᱚᱲᱟᱜ ᱠᱚᱨᱮ ᱚᱠᱚᱭ ᱦᱚᱸ ᱵᱟᱹᱱᱩᱜ ᱠᱚᱣᱟ ᱦᱟᱸᱜ ᱠᱷᱟᱱ ᱵᱟᱯᱞᱟ ᱚᱲᱟᱜ ᱦᱩᱭᱩᱜ ᱠᱟᱱᱟ ᱦᱟᱸᱜ ᱟᱹᱛᱩ ᱨᱮᱜᱮ ᱟᱫᱚ ᱚᱸᱰᱮ ᱜᱮ ᱟᱭᱳ ᱛᱟᱹᱠᱤᱱ ᱫᱚᱠᱤᱱ ᱪᱟᱞᱟᱣ ᱠᱟᱱᱟ ᱵᱟᱱᱟ ᱦᱚᱲ ᱚᱱᱟ ᱵᱟᱯᱞᱟ ᱚᱲᱟᱜ ᱥᱮᱫ ᱜᱮ ᱟᱫᱚ ᱤᱱᱟᱹᱛᱮ ᱟᱹᱞᱤᱧ ᱜᱮ ᱦᱟᱸᱜ ᱠᱷᱟᱱ ᱪᱮᱫ ᱠᱚ ᱞᱟᱹᱭᱟ ᱢᱮᱨᱚᱢ ᱠᱚᱫᱚᱞᱤᱧ ᱤᱫᱤᱭᱮᱫ ᱠᱚᱣᱟ ᱵᱟᱹᱦᱩ ᱛᱟᱹᱞᱤᱧ ᱟᱨ ᱪᱚᱞᱚ ᱚᱲᱟᱜ ᱨᱮ ᱪᱟᱞᱟᱣ ᱠᱟᱛᱮᱫ ᱪᱮᱫ ᱠᱚᱧ ᱪᱤᱠᱟᱹᱭᱮᱫᱼᱟ ᱫᱮᱠᱷᱟᱣ ᱟᱯᱮᱭᱟ

ᱢᱤᱫᱴᱟᱝ ᱵᱷᱤᱰᱤᱭᱳ ᱨᱮᱱᱟᱜ ᱠᱩᱴᱤᱱ ᱡᱳᱨ ᱵᱷᱟᱭᱨᱟᱞᱚᱜ ᱠᱟᱱᱟ ᱟᱫᱚ ᱚᱱᱟ ᱵᱷᱤᱰᱤᱭᱳ ᱵᱟᱨᱮᱛᱮ ᱞᱟᱹᱭ ᱛᱮᱜᱮ ᱡᱮ ᱚᱱᱠᱟᱜᱮ ᱢᱤᱫᱴᱮᱱ ᱠᱩᱲᱤ ᱜᱤᱫᱽᱨᱟᱹ ᱦᱟᱸᱜ ᱠᱷᱟᱱ ᱢᱮᱨᱚᱢ ᱜᱩᱯᱤ ᱥᱮᱱ ᱞᱮᱱ ᱛᱟᱦᱮᱱᱟ ᱟᱫᱚ ᱢᱮᱨᱚᱢ ᱜᱩᱯᱤ ᱡᱚᱴᱟᱣ ᱠᱚ ᱥᱟᱞᱟᱜ ᱠᱨᱤᱠᱮᱴ ᱮ ᱮᱱᱮᱡ ᱠᱟᱱᱟ ᱥᱮ ᱟᱨ ᱠᱨᱤᱠᱮᱴ ᱮᱱᱮᱡ ᱡᱚᱦᱚᱜ ᱡᱟᱦᱟᱸ ᱛᱤᱱᱟᱹᱜ ᱠᱚ ᱵᱚᱞᱟᱭ ᱠᱟᱱᱟ ᱡᱚᱛᱚ ᱜᱮ ᱪᱷᱚᱭ ᱪᱷᱚᱠᱠᱟ ᱫᱟᱞᱮᱜᱼᱟ ᱦᱮᱸ ᱥᱮ ᱚᱱᱠᱟ ᱞᱮᱠᱟᱱᱟᱜ ᱢᱤᱫᱴᱤᱝ ᱢᱟᱱᱮ ᱵᱷᱤᱰᱤᱭᱳ ᱠᱩᱴᱷᱤᱱ ᱡᱳᱨ ᱵᱷᱟᱭᱨᱟᱞᱚᱜ ᱠᱟᱱᱟ ᱟᱨ ᱚᱱᱟ ᱧᱮᱞᱮᱫ ᱛᱟᱦᱮᱱᱟ ᱦᱮᱸ ᱥᱮ ᱜᱟᱛᱮ ᱠᱚ ᱧᱮᱞᱮᱫ ᱟᱯᱮ ᱱᱚᱜᱼᱚᱭ ᱱᱚᱰᱮ ᱵᱟᱹᱦᱩ ᱞᱟᱹᱜᱤᱫ ᱠᱤᱪᱷᱩᱜᱟᱱ ᱯᱷᱚᱞ ᱟᱹᱜᱩ ᱦᱩᱭ ᱟᱠᱟᱱᱟ ᱟᱨ ᱟᱨᱦᱚᱸ ᱢᱮᱱᱟᱜᱼᱟ ᱟᱹᱰᱤ ᱟᱭᱢᱟ ᱯᱷᱚᱞ ᱢᱮᱱᱟᱜ ᱠᱷᱟᱱ ᱚᱱᱟ ᱠᱚᱨᱮ ᱧᱮᱞ ᱜᱟᱛᱮ ᱠᱚ ᱛᱟᱵᱚ ᱧᱮᱞ ᱯᱮ ᱟᱫᱚ ᱯᱷᱚᱞ ᱡᱚᱢ ᱦᱩᱭᱩᱜ ᱠᱟᱱᱟ ᱜᱟᱛᱮ ᱠᱚ ᱚᱪᱚᱨᱟ ᱧᱮᱞ ᱛᱟᱵᱚᱱ ᱯᱮ ᱟᱨᱚ ᱛᱤᱱᱟᱹᱜ ᱜᱟᱱ ᱯᱮᱫᱮᱨᱟ ᱢᱮᱱᱟᱜᱼᱟ ᱟᱨ ᱯᱷᱚᱞ ᱠᱚ ᱢᱮᱱᱟᱜᱼᱟ ᱟᱫᱚ ᱢᱟᱥᱮ ᱯᱮᱠᱮᱴ ᱞᱟᱲᱟᱭ ᱛᱟᱵᱚᱱ ᱧᱮᱞ ᱞᱮᱜᱮ ᱵᱚᱱ ᱪᱮᱫ ᱠᱚ ᱢᱮᱱᱟᱜᱼᱟ ᱴᱚᱠ ᱴᱚᱠ ᱵᱩᱡᱷᱟᱹᱜ ᱠᱟᱱᱟ ᱴᱚᱠ ᱴᱚᱠ ᱵᱩᱡᱷᱟᱹᱜ ᱜᱟᱛᱮ ᱠᱚ ᱧᱮᱞ ᱯᱮ ᱛᱟᱵᱚᱱ ᱱᱚᱜᱼᱚᱭ ᱛᱚᱨᱟ ᱵᱟᱹᱦᱩ ᱤᱭᱟᱹ ᱡᱚᱢᱮᱜᱼᱟ ᱟᱝᱜᱩᱨᱮ ᱡᱚᱢᱮᱜᱼᱟ ᱱᱩᱱᱟᱹᱜ ᱜᱟᱱ ᱢᱮᱱᱟᱜ ᱯᱮ ᱥᱤᱵᱤᱞᱮᱫ ᱢᱮᱭᱟ ᱥᱮ ᱴᱚᱠ ᱴᱚᱠ ᱵᱩᱡᱷᱟᱹᱜ ᱠᱟᱱᱟ ᱟᱫᱚ ᱟᱝᱜᱩᱨ ᱯᱷᱚᱞ ᱫᱚ ᱴᱚᱠ ᱴᱚᱠ ᱜᱮ ᱵᱩᱡᱷᱟᱹᱜᱼᱟ ᱟᱨ ᱪᱮᱫ ᱠᱚ ᱢᱮᱱᱟᱜᱼᱟ ᱩᱰᱩᱝ ᱛᱟᱢ ᱥᱮ ᱟᱨ ᱩᱰᱩᱠᱟᱢ ᱛᱚ ᱪᱮᱫ ᱠᱚ ᱢᱮᱱᱟᱜᱼᱟ ᱧᱮᱞᱟᱞᱮ ᱥᱟᱵᱥᱠᱨᱟᱭᱵᱟᱨ ᱠᱚ ᱩᱫᱩᱜ ᱟᱠᱚ ᱢᱮ ᱪᱮᱫ